ᱫᱮᱞᱟ ᱵᱚᱱ ᱧᱮᱞ ᱞᱮᱜᱮ ᱤᱨᱟᱹᱞ ᱪᱟᱱᱟᱪ ᱨᱮᱱᱟᱜ ᱞᱟᱭᱚᱝ ᱟᱨ ᱱᱟᱜᱟᱢ ᱨᱮᱱᱟᱜ ᱠᱩᱠᱞᱤ ᱟᱨ ᱛᱮᱞᱟ ᱠᱚ ᱱᱚᱜᱼᱚᱭ ᱢᱤᱫ ᱱᱟᱢᱵᱟᱨ ᱠᱩᱠᱞᱤ ᱵᱚᱱ ᱧᱮᱞ ᱞᱮᱜᱮ ᱪᱮᱫ ᱢᱮᱱᱟᱜᱼᱟ ᱵᱷᱟᱨᱚᱛ ᱨᱮᱭᱟᱜ ᱦᱚᱠᱤᱛ ᱨᱮ ᱱᱟᱜᱟᱨᱤᱭᱟᱹ ᱠᱚᱣᱟᱜ ᱛᱩᱨᱩᱭ ᱜᱚᱴᱟᱝ ᱢᱳᱣᱞᱤᱠ ᱟᱹᱭᱫᱟᱹᱨ ᱨᱮᱭᱟᱜ ᱠᱟᱛᱷᱟ ᱞᱟᱹᱭ ᱟᱠᱟᱱᱟ ᱞᱟᱛᱟᱨ ᱨᱮ ᱮᱢ ᱟᱠᱟᱱ ᱚᱠᱟ ᱵᱤᱠᱚᱞᱯᱚ ᱫᱚ ᱱᱟᱦᱟᱜ ᱢᱚᱣᱞᱤᱠ ᱟᱹᱭᱫᱟᱹᱨ ᱨᱮ ᱥᱮᱞᱮᱫ ᱵᱟᱹᱱᱩᱜ ᱟᱱᱟ ᱚᱸᱰᱮ ᱟᱹᱱᱩᱜ ᱟᱱᱟ ᱟᱠᱟᱫ ᱟᱠᱚ ᱚᱱᱟ ᱫᱚ ᱯᱟᱲᱦᱟᱣ ᱥᱚᱡᱷᱮ ᱛᱟᱵᱚᱱ ᱯᱮ ᱯᱨᱤᱱᱴᱤᱝ ᱢᱤᱥᱴᱮᱠ ᱟᱠᱟᱱᱟ ᱥᱮᱞᱮᱫ ᱵᱟᱹᱱᱩᱜ ᱟᱱᱟ ᱛᱟᱦᱚᱞᱮ ᱚ ᱨᱮ ᱢᱮᱱᱟᱜᱼᱟ ᱥᱚᱢᱟᱱ ᱨᱮᱭᱟᱜ ᱟᱹᱭᱫᱟᱹᱨ ᱟ ᱨᱮ ᱢᱮᱱᱟᱜᱼᱟ ᱨᱚᱰᱚᱡ ᱵᱤᱨᱩᱫᱷ ᱨᱮ ᱟᱹᱭᱫᱟᱹᱨ ᱤ ᱨᱮ ᱢᱮᱱᱟᱜᱼᱟ ᱫᱷᱚᱨᱚᱢᱟᱱ ᱯᱷᱩᱨᱜᱟᱹᱞ ᱟᱱᱟᱜ ᱟᱹᱭᱫᱟᱹᱨ ᱩ ᱨᱮ ᱢᱮᱱᱟᱜᱼᱟ ᱥᱚᱢᱯᱚᱛᱛᱤ ᱨᱮᱭᱟᱜ ᱟᱹᱭᱫᱟᱹᱨ ᱛᱟᱦᱚᱞᱮ ᱱᱚᱣᱟ ᱨᱮᱱᱟᱜ ᱛᱮᱞᱟ ᱫᱚ ᱦᱩᱭᱩᱜᱼᱟ ᱚᱱᱟ ᱩ ᱥᱚᱢᱯᱚᱛᱛᱤ ᱨᱮᱭᱟᱜ ᱟᱹᱭᱫᱟᱹᱨ ᱴᱷᱤᱠ ᱜᱮᱭᱟ ᱫᱚᱥᱟᱨ ᱱᱟᱢᱵᱟᱨ ᱠᱩᱠᱞᱤ ᱵᱚᱱ ᱧᱮᱞ ᱞᱮᱜᱮ ᱪᱮᱫ ᱠᱚ ᱮᱢ ᱟᱠᱟᱜᱼᱟ ᱵᱷᱟᱨᱚᱛ ᱨᱮᱭᱟᱜ ᱦᱚᱠᱦᱤᱛ ᱨᱮ ᱢᱤᱫ ᱜᱮᱞ ᱢᱤᱫ ᱜᱚᱴᱟᱝ ᱢᱳᱣᱞᱤᱠ ᱠᱚᱨᱛᱚᱵᱵᱚ ᱥᱮᱞᱮᱫ ᱟᱠᱟᱱᱟ ᱞᱟᱛᱟᱨ ᱨᱮ ᱮᱢ ᱟᱠᱟᱱ ᱚᱠᱟ ᱵᱤᱠᱚᱞᱯᱚ ᱫᱚ ᱢᱳᱣᱞᱤᱠ ᱠᱚᱨᱛᱚᱵᱵᱚ ᱵᱷᱤᱛᱨᱤ ᱨᱮ ᱵᱟᱝ ᱯᱟᱲᱟᱜᱼᱟ ᱛᱟᱦᱚᱞᱮ ᱢᱤᱫ ᱨᱮ ᱢᱮᱱᱟᱜᱼᱟ ᱪᱮᱫ ᱡᱟᱹᱛᱤᱭᱟᱹᱨᱤ ᱪᱤᱨ ᱪᱮᱛᱟᱱ ᱢᱟᱹᱱ ᱩᱫᱩᱜ ᱟᱨ ᱨᱮ ᱢᱮᱱᱟᱜᱼᱟ ᱡᱟᱹᱛᱤᱭᱟᱹᱨᱤ ᱥᱚᱢᱯᱚᱛᱛᱤ ᱨᱩᱠᱷᱤᱭᱟᱹ ᱤ ᱨᱮ ᱢᱮᱱᱟᱜᱼᱟ ᱛᱤᱨᱞᱟᱹ ᱟᱨ ᱜᱤᱫᱟᱹᱨ ᱠᱚ ᱵᱟᱧᱪᱟᱣ ᱫᱚᱦᱚ ᱩ ᱨᱮ ᱢᱮᱱᱟᱜᱼᱟ ᱡᱩᱢᱤᱫ ᱟᱨ ᱱᱟᱯᱟᱭ ᱵᱚᱭᱦᱟ ᱥᱟᱹᱜᱟᱹᱭ ᱛᱮᱭᱟᱨ ᱨᱟᱠᱟᱵ ᱛᱟᱦᱚᱞᱮ ᱱᱚᱣᱟ ᱫᱚ ᱦᱩᱭᱩᱜᱼᱟ ᱤ ᱨᱮᱱᱟᱜ ᱛᱤᱨᱞᱟᱹ ᱟᱨ ᱜᱤᱫᱟᱹᱨ ᱠᱚ ᱵᱟᱧᱪᱟᱣ ᱫᱚᱦᱚ ᱱᱚᱜᱼᱚ ᱱᱚᱣᱟ ᱤ ᱨᱮᱱᱟᱜ ᱦᱩᱭᱩᱜᱼᱟ ᱴᱷᱤᱠ ᱜᱮᱭᱟ ᱛᱮᱥᱟᱨ ᱱᱚᱢᱵᱚᱨ ᱠᱩᱠᱞᱤ ᱵᱚᱱ ᱧᱮᱞ ᱞᱮᱜᱮ ᱢᱤᱫ ᱜᱮᱥᱟᱭ ᱤᱨᱟᱹᱞ ᱥᱟᱭ ᱢᱚᱜᱮ ᱮᱭᱟᱭ ᱥᱟᱹᱦᱤᱛ ᱨᱮᱭᱟᱜ ᱞᱟᱹᱲᱦᱟᱹᱭ ᱛᱟᱭᱚᱢ ᱵᱷᱟᱨᱚᱛᱤᱭᱚ ᱥᱟᱥᱚᱱᱤᱭᱟᱹ ᱵᱮᱵᱚᱥᱛᱷᱟ ᱨᱮ ᱟᱹᱰᱤ ᱛᱮᱫ ᱟᱹᱨᱩ ᱯᱷᱮᱨᱟᱣ ᱦᱩᱭ ᱞᱮᱱᱟ ᱞᱟᱛᱟᱨ ᱨᱮᱭᱟᱜ ᱚᱠᱟ ᱵᱤᱠᱚᱞᱯᱚ ᱫᱚ ᱵᱟᱝ ᱡᱚᱛᱷᱟᱛᱟ ᱛᱟᱦᱚᱞᱮ ᱧᱮᱞ ᱨᱮᱜᱮ ᱵᱚᱱ ᱢᱤᱫ ᱨᱮᱵᱚᱱ ᱯᱟᱲᱦᱟᱣ ᱞᱮᱜᱮ ᱢᱤᱫ ᱨᱮ ᱪᱮᱫ ᱢᱮᱱᱟᱜᱼᱟ ᱵᱨᱤᱴᱤᱥ ᱤᱥᱴ ᱤᱱᱰᱤᱭᱟ ᱠᱳᱢᱯᱟᱱᱤᱭᱟᱜ ᱥᱟᱥᱚᱱ ᱢᱩᱪᱟᱹᱫ ᱞᱮᱱᱟ ᱟᱨᱮ ᱵᱷᱟᱨᱚᱛ ᱫᱚ ᱟᱯᱲᱮ ᱥᱟᱥᱚᱱ ᱨᱮᱭᱟᱜ ᱟᱹᱭᱫᱟᱹᱨ ᱮᱢ ᱦᱩᱭ ᱞᱮᱱᱟ ᱤᱨᱮ ᱨᱟᱹᱱᱤ ᱵᱷᱤᱠᱴᱳᱨᱤᱭᱟ ᱫᱚ ᱵᱨᱤᱴᱤᱥ ᱵᱷᱟᱨᱚᱛ ᱨᱤᱱᱤᱡ ᱥᱚᱢᱨᱟᱜᱽᱜᱤ ᱩᱪᱷᱟᱹᱱ ᱦᱩᱭ ᱞᱮᱱᱟ ᱥᱮ ᱩᱱ ᱨᱮᱭᱟᱜ ᱞᱚᱨᱰ ᱠᱮᱱᱤᱝ ᱵᱷᱟᱭᱥᱚᱨᱚᱭᱮ ᱵᱟᱦᱟᱞ ᱞᱮᱱᱟ ᱛᱟᱦᱚᱞᱮ ᱱᱚᱣᱟ ᱫᱚ ᱦᱩᱭᱩᱜᱼᱟ ᱱᱚᱜᱼᱚᱭ ᱟ ᱨᱮᱱᱟᱜ ᱵᱷᱟᱨᱚᱛ ᱫᱚ ᱟᱯᱲᱮ ᱥᱟᱥᱚᱱ ᱨᱮᱭᱟᱜ ᱟᱹᱭᱫᱟᱹᱨ ᱮᱢ ᱦᱩᱭ ᱞᱮᱱᱟ ᱱᱚᱜᱼᱚᱭ ᱟ ᱨᱮᱱᱟᱜ ᱱᱚᱜᱼᱚ ᱱᱚᱣᱟ ᱦᱩᱭᱩᱜᱼᱟ ᱤᱱᱟᱹ ᱛᱟᱭᱚᱢ ᱯᱩᱱ ᱨᱮᱱᱟᱜ ᱵᱚᱱ ᱧᱮᱞ ᱞᱮᱜᱮ ᱵᱷᱟᱨᱚᱛ ᱟᱭᱳ ᱪᱤᱛᱟᱹᱨ ᱫᱚ ᱢᱤᱫ ᱚᱠᱛᱮ ᱵᱷᱟᱨᱚᱛ ᱨᱮᱭᱟᱜ ᱡᱟᱹᱛᱤᱭᱟᱹᱨᱤ ᱦᱩᱞᱥᱟᱹᱭ ᱨᱮᱭᱟᱜ ᱪᱤᱱᱦᱟᱹ ᱨᱮ ᱛᱮᱭᱟᱨ ᱞᱮᱱᱟ᱾ ᱚᱠᱟ ᱦᱩᱞᱥᱟᱹᱭ ᱨᱮᱭᱟᱜ ᱮᱦᱚᱵ ᱨᱮ ᱱᱚᱣᱟ ᱫᱚ ᱟᱸᱠ ᱞᱮᱱᱟ? ᱚ ᱥᱟᱥᱚᱱ ᱥᱟᱱᱛᱟᱲ ᱦᱩᱞᱥᱟᱹᱭ ᱟ ᱞᱤᱞ ᱦᱩᱞᱥᱟᱹᱭ ᱤ ᱥᱚᱫᱮᱥᱤ ᱦᱩᱞᱥᱟᱹᱭ ᱩ ᱵᱷᱟᱨᱚᱛ ᱫᱤᱥᱚᱢ ᱟᱲᱟᱜ ᱦᱩᱞᱥᱟᱹᱭ ᱛᱟᱦᱚᱞᱮ ᱱᱚᱣᱟ ᱫᱚ ᱦᱩᱭᱩᱜᱼᱟ ᱥᱚᱫᱮᱥᱤ ᱦᱩᱞᱥᱟᱹᱭ ᱱᱚᱜᱼᱚᱭ ᱤ ᱨᱮᱱᱟᱜ ᱦᱚᱸᱜᱼᱚ ᱱᱟ ᱥᱚᱫᱮᱥᱤ ᱦᱩᱞᱥᱟᱹᱭ ᱨᱮ ᱢᱚᱬᱮ ᱨᱮᱱᱟᱜ ᱠᱩᱠᱞᱤ ᱵᱚᱱ ᱧᱮᱞ ᱞᱮᱜᱮ ᱢᱚᱦᱟᱨᱟᱥᱴᱨᱚ ᱨᱮᱭᱟᱜ ᱥᱟᱶᱛᱟ ᱟᱹᱨᱩᱯᱷᱮᱨᱟᱣ ᱦᱩᱞᱥᱟᱹᱭ ᱨᱮ ᱡᱳᱛᱤᱨᱟᱣ ᱯᱷᱩᱞᱮ ᱭᱟᱜ ᱮᱱᱮᱢ ᱫᱟᱢᱟᱱᱟᱜ ᱛᱟᱦᱮᱸ ᱠᱟᱱᱟ ᱞᱟᱛᱟᱨ ᱜᱟᱛᱟᱠ ᱢᱟᱹᱱᱢᱤ ᱠᱚᱣᱟᱜ ᱟᱹᱭᱫᱟᱹᱨ ᱛᱷᱟᱯᱚᱱ ᱞᱟᱹᱜᱤᱫ ᱡᱳᱛᱤᱨᱟᱣ ᱯᱷᱩᱞᱮᱭᱟᱜ ᱛᱮᱭᱟᱨ ᱛᱮᱭᱟᱨ ᱞᱮᱫᱟ ᱱᱚᱣᱟ ᱫᱚ ᱞᱮᱫᱟ ᱦᱩᱭᱩᱜᱼᱟ ᱦᱮᱸ ᱱᱚᱣᱟ ᱫᱚ ᱪᱮᱫ ᱦᱩᱭᱩᱜᱼᱟ ᱥᱚᱛᱛᱚ ᱥᱚᱛᱛᱚ ᱥᱳᱫᱷᱚᱠ ᱥᱟᱶᱛᱟ ᱥᱮ ᱟᱨᱡᱚ ᱥᱟᱶᱛᱟ ᱥᱮ ᱵᱨᱟᱦᱢᱚ ᱥᱟᱶᱛᱟ ᱥᱮ ᱯᱨᱟᱨᱛᱷᱚᱱᱟ ᱥᱟᱶᱛᱟ ᱛᱟᱦᱚᱞᱮ ᱱᱚᱣᱟ ᱫᱚ ᱦᱩᱭᱩᱜᱼᱟ ᱚᱱᱮ ᱚ ᱨᱮᱭᱟᱜ ᱥᱚᱛᱛᱚ ᱥᱳᱫᱷᱚᱠ ᱥᱟᱶᱛᱟ ᱥᱚᱛᱛᱚ ᱥᱳᱫᱷᱚᱠ ᱥᱟᱶᱛᱟ ᱦᱩᱭᱱᱟ ᱱᱤᱛᱚᱜ ᱫᱚ ᱛᱩᱨᱩᱭ ᱨᱮᱭᱟᱜ ᱠᱩᱠᱞᱤ ᱵᱚᱱ ᱧᱮᱞ ᱞᱮᱜᱮ ᱥᱟᱶᱛᱟ ᱥᱩᱫᱷᱟᱹᱨᱤᱭᱟᱹ ᱦᱤᱥᱟᱹᱵ ᱛᱮ ᱵᱤᱫᱽᱫᱟᱥᱟᱜᱚᱨ ᱟᱨ ᱵᱤᱨᱮᱥ ᱞᱤᱝᱜᱚᱢ ᱯᱟᱱᱛᱩᱞᱩᱣᱟᱜ ᱠᱟᱹᱢᱤ ᱦᱚᱨᱟ ᱛᱟᱞᱟᱨᱮ ᱢᱤᱫ ᱞᱮᱠᱟ ᱢᱮᱞ ᱧᱮᱞ ᱧᱟᱢᱚᱜᱼᱟ ᱟᱫᱚ ᱦᱚᱸᱜᱼᱚ ᱱᱚᱸᱰᱮ ᱢᱮᱱᱟᱜᱼᱟ ᱚ ᱨᱮᱫᱚ ᱢᱮᱱᱟᱜᱼᱟ ᱵᱟᱱᱟ ᱦᱚᱲ ᱜᱮ ᱥᱚᱝᱥᱠᱨᱤᱛ ᱯᱟᱹᱨᱥᱤ ᱪᱟᱨᱪᱟᱣ ᱨᱮ ᱯᱟᱹᱨᱩᱠᱷᱤᱭᱟᱹ ᱠᱤᱱ ᱛᱟᱦᱮᱸ ᱠᱟᱱᱟ ᱚᱱᱟ ᱦᱩᱭᱩᱜᱼᱟ ᱥᱮ ᱵᱟᱱᱟ ᱦᱚᱲ ᱜᱮ ᱪᱷᱟᱯᱟ ᱵᱮᱵᱚᱥᱛᱷᱟ ᱩᱛᱱᱟᱹᱣ ᱥᱟᱶ ᱡᱚᱯᱲᱟᱣ ᱠᱤᱱ ᱛᱟᱦᱮᱸ ᱠᱟᱱᱟ ᱚᱱᱟ ᱦᱩᱭᱩᱜᱼᱟ ᱥᱮ ᱵᱟᱱᱟ ᱦᱚᱲ ᱜᱮ ᱨᱟᱺᱰᱤ ᱵᱟᱯᱞᱟ ᱦᱩᱞᱥᱟᱹᱭ ᱨᱮ ᱟᱹᱭᱩᱨᱤᱭᱟᱹ ᱠᱤᱱ ᱛᱟᱦᱮᱸ ᱠᱟᱱᱟ ᱥᱮ ᱩᱱ ᱨᱮᱭᱟᱜ ᱵᱟᱱᱟ ᱦᱚᱲ ᱜᱮ ᱨᱟᱺᱰᱤ ᱛᱤᱨᱞᱟᱹ ᱨᱟᱯᱟᱜ ᱵᱤᱨᱩᱫᱽ ᱨᱮᱠᱤᱱ ᱜᱟᱨᱡᱟᱣ ᱞᱮᱱᱟ ᱱᱚᱣᱟ ᱫᱚ ᱤ ᱨᱮᱱᱟᱜ ᱦᱩᱭᱩᱜᱼᱟ ᱤ ᱨᱮᱱᱟᱜ ᱱᱚᱜᱼᱚᱭ ᱵᱟᱱᱟ ᱦᱚᱲ ᱜᱮ ᱨᱟᱺᱰᱤ ᱵᱟᱯᱞᱟ ᱦᱩᱞᱥᱟᱹᱭ ᱨᱮ ᱟᱹᱭᱩᱨᱤᱭᱟᱹ ᱠᱤᱱ ᱛᱟᱦᱮᱸ ᱠᱟᱱᱟ ᱮᱭᱟᱭ ᱟᱱᱟᱜ ᱠᱩᱠᱞᱤ ᱵᱚᱱ ᱧᱮᱞ ᱞᱮᱜᱮ ᱜᱷᱟᱨᱚᱸᱡᱽ ᱨᱤᱱᱤᱡ ᱡᱟᱦᱟᱸᱭ ᱛᱤᱨᱞᱟᱹ ᱠᱚᱪᱞᱚᱱ ᱨᱮᱭ ᱯᱟᱲᱟᱣ ᱞᱮᱱᱠᱷᱟᱱ ᱩᱱᱤ ᱩᱱᱤ ᱟᱛᱟᱨ ᱩᱱᱤ ᱟᱛᱟᱨ ᱨᱮ ᱮᱢ ᱟᱠᱟᱱ ᱞᱟᱛᱟᱨ ᱦᱩᱭᱩᱜᱼᱟ ᱱᱚᱸᱰᱮ ᱟᱛᱟᱨ ᱠᱟᱜᱼᱟ ᱠᱚ ᱦᱮᱸ ᱚᱸᱰᱮ ᱯᱟᱲᱦᱟᱣ ᱥᱚᱡᱷᱮᱭᱟ ᱯᱮ ᱯᱨᱤᱱᱴ ᱢᱤᱥᱴᱮᱠ ᱠᱟᱱᱟ ᱞᱟᱛᱟᱨ ᱨᱮ ᱮᱢ ᱟᱠᱟᱱ ᱚᱠᱟ ᱟᱹᱱ ᱟᱹᱨᱤ ᱫᱟᱨᱟᱭ ᱛᱮ ᱨᱩᱠᱷᱤᱭᱟᱹᱭ ᱧᱟᱢ ᱫᱟᱲᱮᱭᱟᱜᱼᱟ ᱛᱟᱦᱚᱞᱮ ᱚ ᱨᱮ ᱢᱮᱱᱟᱜᱼᱟ ᱜᱷᱟᱨᱚᱸᱡᱤᱭᱟᱹ ᱦᱤᱸᱥᱟᱹ ᱡᱟᱸᱜᱮ ᱟᱹᱱ ᱵᱟᱜᱮ ᱥᱟᱭ ᱢᱚᱬᱮ ᱟᱨ ᱨᱮ ᱢᱮᱱᱟᱜᱼᱟ ᱥᱮᱪᱮᱫ ᱟᱹᱭᱫᱟᱹᱨ ᱟᱹᱱ ᱵᱟᱜᱮ ᱥᱟᱭ ᱢᱚᱬᱮ ᱤ ᱨᱮ ᱢᱮᱱᱟᱜᱼᱟ ᱛᱚᱛᱛᱷᱚ ᱵᱟᱰᱟᱭ ᱟᱹᱱ ᱵᱟᱜᱮ ᱥᱟᱭ ᱢᱚᱬᱮ ᱩ ᱨᱮ ᱢᱮᱱᱟᱜᱼᱟ ᱛᱚᱛᱛᱷᱚ ᱯᱨᱚᱡᱩᱠᱛᱤ ᱟᱹᱱ ᱵᱟᱜᱮ ᱥᱟᱭ ᱛᱟᱦᱚᱞᱮ ᱱᱚᱣᱟ ᱫᱚ ᱦᱩᱭᱩᱜᱼᱟ ᱱᱚᱜᱼᱚᱭ ᱚ ᱨᱮᱭᱟᱜ ᱜᱷᱟᱨᱚᱸᱡᱤᱭᱟᱹ ᱦᱤᱸᱥᱟᱹ ᱡᱟᱸᱜᱮ ᱟᱹᱱ ᱵᱟᱜᱮ ᱥᱟᱭ ᱢᱚᱬᱮ ᱛᱟᱨᱯᱚᱨᱮ ᱵᱚᱱ ᱧᱮᱞ ᱞᱮᱜᱮ ᱤᱨᱟᱹᱞ ᱨᱮᱭᱟᱜ ᱠᱩᱠᱞᱤ ᱵᱤᱫᱷᱟᱱ ᱥᱚᱵᱷᱟ ᱨᱮ ᱥᱚᱦᱮᱫ ᱠᱚᱣᱟᱜ ᱢᱮᱭᱟᱫ ᱫᱚ ᱦᱮᱸ ᱵᱤᱫᱷᱟᱱ ᱥᱚᱵᱷᱟ ᱨᱮ ᱢᱟᱱᱮ ᱱᱩᱠᱩ ᱮᱢᱮᱞᱮ ᱠᱚ ᱦᱮᱸ ᱯᱮ ᱥᱮᱨᱢᱟ ᱢᱚᱬᱮ ᱥᱮᱨᱢᱟ ᱛᱩᱨᱩᱭ ᱥᱮᱨᱢᱟ ᱜᱮᱞ ᱥᱮᱨᱢᱟ ᱦᱮᱸ ᱱᱚᱣᱟ ᱫᱚ ᱦᱩᱭᱩᱜᱼᱟ ᱢᱚᱬᱮ ᱥᱮᱨᱢᱟ ᱟᱨ ᱨᱮᱱᱟᱜ ᱴᱷᱤᱠ ᱜᱮᱭᱟ ᱱᱤᱛᱚᱜ ᱫᱚ ᱟᱨᱮ ᱨᱮᱭᱟᱜ ᱠᱩᱠᱞᱤ ᱵᱚᱱ ᱧᱮᱞ ᱞᱮᱜᱮ ᱢᱟᱹᱱ ᱪᱤᱛᱟᱹᱨ ᱫᱚ ᱳᱣᱯᱚᱱᱤᱵᱮᱥᱤᱠ ᱵᱷᱟᱨᱚᱛ ᱨᱮ ᱦᱟᱥᱟ ᱠᱷᱟᱡᱽᱱᱟ ᱵᱚᱱᱫᱮᱡᱽ ᱨᱮ ᱥᱮᱞᱮᱫ ᱟᱱ ᱴᱚᱴᱷᱟ ᱴᱚᱴᱷᱟ ᱠᱚᱭ ᱩᱫᱩᱜ ᱮᱫᱟ ᱢᱟᱹᱱ ᱪᱤᱛᱟᱹᱨ ᱨᱮ ᱪᱤᱱᱦᱟᱹ ᱟᱱ ᱴᱚᱴᱷᱟ ᱨᱮ ᱡᱟᱦᱟᱱ ᱦᱟᱥᱟ ᱠᱷᱟᱡᱽᱱᱟ ᱵᱚᱱᱫᱮᱡᱽ ᱛᱮᱭᱟᱨ ᱞᱮᱱᱟ ᱚᱱᱟ ᱫᱚ ᱪᱮᱫ ᱨᱟᱭᱚᱛᱣᱟᱨ ᱵᱚᱱᱫᱮᱡᱽ ᱥᱮ ᱪᱮᱫ ᱱᱚᱣᱟ ᱫᱚ ᱢᱚᱦᱚᱞᱣᱟᱨᱤ ᱵᱚᱱᱫᱮᱡᱽ ᱥᱮ ᱡᱟᱭᱡᱩᱜᱽ ᱵᱚᱱᱫᱮᱡᱽ ᱥᱮ ᱛᱟᱞᱩᱠᱫᱟᱨ ᱵᱚᱱᱫᱮᱡᱽ ᱱᱚᱣᱟ ᱫᱚ ᱦᱩᱭᱩᱜᱼᱟ ᱢᱟᱱᱮ ᱡᱟᱭᱡᱩᱜᱽ ᱵᱚᱱᱫᱮᱡᱽ ᱤ ᱨᱮᱱᱟᱜ ᱡᱟᱭᱡᱩᱜᱽ ᱵᱚᱱᱫᱮᱡᱽ ᱴᱷᱤᱠ ᱜᱮᱭᱟ ᱜᱮᱞ ᱨᱮᱱᱟᱜ ᱠᱩᱠᱞᱤ ᱵᱚᱱ ᱧᱮᱞ ᱞᱮᱜᱮ ᱯᱚᱪᱷᱤᱢ ᱵᱟᱝᱞᱟ ᱨᱮᱭᱟᱜ ᱟᱛᱳ ᱴᱚᱞᱟ ᱟᱯᱲᱮ ᱥᱟᱥᱚᱱ ᱵᱮᱵᱚᱥᱛᱷᱟ ᱯᱚᱧᱪᱟᱭᱮᱛ ᱵᱮᱵᱚᱥᱛᱷᱟ ᱢᱮᱱᱛᱮ ᱩᱯᱨᱩᱢᱟ ᱱᱚᱣᱟ ᱯᱚᱧᱪᱟᱭᱮᱛ ᱵᱮᱵᱚᱥᱛᱷᱟ ᱨᱮ ᱢᱮᱱᱟᱜᱼᱟ ᱵᱟᱨᱭᱟ ᱫᱷᱟᱯ ᱯᱮᱭᱟ ᱫᱷᱟᱯ ᱯᱩᱱᱭᱟ ᱫᱷᱟᱯ ᱢᱚᱬᱮ ᱫᱷᱟᱯ ᱱᱚᱣᱟ ᱫᱚ ᱦᱩᱭᱩᱜᱼᱟ ᱯᱮᱭᱟ ᱫᱷᱟᱯ ᱯᱮᱭᱟ ᱫᱷᱟᱯ ᱦᱩᱭᱱᱟ ᱱᱤᱛᱚᱜ ᱫᱚ ᱜᱮ ᱢᱤᱫ ᱨᱮᱭᱟᱜ ᱠᱩᱠᱞᱤ ᱵᱚᱱ ᱧᱮᱞ ᱞᱮᱜᱮ ᱢᱟᱹᱱ ᱪᱤᱛᱟᱹᱨ ᱫᱚ ᱳᱣᱯᱚᱱᱤᱵᱮᱥᱤᱠ ᱥᱟᱥᱚᱱ ᱟᱣᱛᱟ ᱵᱷᱟᱨᱚᱛ ᱨᱮᱭᱟᱜ ᱢᱟᱹᱱ ᱪᱤᱛᱟᱹᱨ ᱨᱮ ᱪᱤᱱᱦᱟᱹᱣᱟᱱ ᱴᱚᱴᱷᱟ ᱠᱚ ᱞᱟᱛᱟᱨ ᱨᱮ ᱮᱢ ᱟᱠᱟᱱ ᱨᱮᱭᱟᱜ ᱢᱩᱫᱽᱨᱮ ᱪᱮᱫ ᱨᱮᱭᱟᱜ ᱩᱱᱩᱫᱩᱜ ᱠᱟᱱᱟ ᱵᱨᱤᱴᱤᱥ ᱦᱟᱢᱮᱴᱟᱱ ᱴᱚᱴᱷᱟ ᱥᱮ ᱢᱟᱨᱟᱴᱷᱟ ᱦᱟᱢᱮᱴᱟᱱ ᱴᱚᱴᱷᱟ ᱥᱮ ᱫᱤᱥᱚᱢ ᱵᱷᱤᱛᱤᱨ ᱯᱚᱱᱚᱛ ᱠᱚ ᱥᱮ ᱯᱩᱨᱛᱩᱜᱤᱡᱽ ᱦᱟᱢᱮᱴᱟᱱ ᱴᱚᱴᱷᱟ ᱛᱟᱦᱚᱞᱮ ᱱᱚᱣᱟ ᱫᱚ ᱦᱩᱭᱩᱜᱼᱟ ᱢᱤᱫ ᱨᱮᱱᱟᱜ ᱚᱱᱟ ᱵᱨᱤᱴᱤᱥ ᱦᱟᱢᱮᱴᱟᱱ ᱴᱚᱴᱷᱟ ᱜᱮᱞᱵᱟᱨ ᱨᱮᱭᱟᱜ ᱵᱚᱱ ᱧᱮᱞ ᱞᱮᱜᱮ ᱢᱟᱱᱪᱤᱛᱟᱹᱨ ᱫᱚ ᱢᱤᱫ ᱜᱮᱥᱟᱭ ᱤᱨᱟᱹᱞ ᱥᱟᱭ ᱢᱚᱜᱮ ᱮᱭᱟᱭ ᱥᱟᱹᱦᱤᱛ ᱨᱮ ᱞᱟᱹᱲᱦᱟᱹᱭ ᱨᱮᱭᱟᱜ ᱢᱩᱬᱩᱛ ᱛᱟᱞᱢᱟ ᱠᱚᱭ ᱩᱫᱩᱜ ᱮᱫᱟ ᱱᱚᱣᱟ ᱠᱚ ᱢᱩᱫᱽᱨᱮ ᱵᱟᱝᱞᱟ ᱨᱮᱭᱟᱜ ᱥᱮᱫ ᱟᱱ ᱛᱟᱞᱢᱟ ᱚᱠᱟ ᱠᱟᱱᱟ ᱫᱤᱞᱞᱤ ᱢᱤᱨᱟᱴ ᱵᱮᱨᱮᱞᱤ ᱟᱨ ᱵᱮᱨᱟᱠᱯᱩᱨ ᱛᱟᱦᱚᱞᱮ ᱱᱚᱣᱟ ᱫᱚ ᱵᱟᱝᱞᱟ ᱨᱮᱭᱟᱜ ᱫᱚ ᱦᱩᱭᱩᱜᱼᱟ ᱚᱱᱟ ᱵᱮᱨᱟᱠᱯᱩᱨ ᱩ ᱨᱮᱱᱟᱜ ᱦᱩᱭᱱᱟ ᱜᱮ ᱯᱮ ᱨᱮᱱᱟᱜ ᱠᱩᱠᱞᱤ ᱵᱚᱱ ᱧᱮᱞ ᱞᱮᱜᱮ ᱢᱤᱫ ᱜᱮ ᱥᱟᱭ ᱟᱨᱮ ᱥᱟᱭ ᱛᱩᱜᱮ ᱟᱨ ᱥᱟᱹᱦᱤᱛ ᱛᱟᱭᱚᱢ ᱠᱷᱚᱱ ᱯᱚᱪᱷᱤᱢ ᱵᱟᱝᱞᱟ ᱨᱮ ᱯᱚᱱᱚᱛ ᱟᱹᱭᱤᱱ ᱥᱚᱵᱷᱟ ᱨᱮᱫᱚ ᱮᱠᱷᱮᱱ ᱵᱤᱫᱷᱟᱱ ᱥᱚᱵᱷᱟ ᱢᱮᱱᱟᱜᱼᱟ ᱵᱤᱫᱷᱟᱱ ᱥᱚᱵᱷᱟ ᱨᱮᱱ ᱡᱟᱹᱱᱤᱡ ᱡᱷᱚᱛᱚ ᱥᱚᱦᱮᱫ ᱜᱮ ᱵᱤᱫᱷᱟᱭᱚᱠ ᱠᱚ ᱛᱟᱦᱚᱞᱮ ᱚᱠᱟᱴᱟᱜ ᱦᱩᱭᱩᱜᱼᱟ ᱜᱮᱞ ᱤᱨᱟᱹᱞ ᱪᱮᱛᱟᱱ ᱩᱢᱮᱨᱟᱱ ᱠᱚᱣᱟᱜ ᱵᱷᱳᱴ ᱟᱹᱭᱫᱟᱹᱨ ᱛᱟᱞᱟ ᱛᱮᱠᱚ ᱵᱟᱪᱷᱚᱱᱚᱜᱼᱟ ᱥᱮ ᱢᱩᱠᱷᱤᱭᱟᱹ ᱢᱚᱱᱛᱨᱤ ᱫᱟᱨᱟᱭ ᱛᱮᱠᱚ ᱵᱟᱪᱷᱚᱱᱚᱜᱼᱟ ᱥᱮ ᱯᱚᱱᱚᱛ ᱜᱚᱢᱠᱮ ᱫᱟᱨᱟᱭ ᱛᱮᱠᱚ ᱵᱟᱪᱷᱚᱱᱚᱜᱼᱟ ᱥᱮ ᱡᱟᱹᱥᱛᱤ ᱟᱹᱭᱫᱟᱹᱨ ᱧᱟᱢᱟᱱ ᱠᱚᱣᱟᱜ ᱵᱷᱳᱴ ᱛᱮᱠᱚ ᱵᱟᱪᱷᱚᱱᱚᱜᱼᱟ ᱛᱟᱦᱚᱞᱮ ᱱᱚᱣᱟ ᱫᱚ ᱦᱩᱭᱩᱜᱼᱟ ᱱᱚᱜᱼᱚᱭ ᱜᱮᱞ ᱤᱨᱟᱹᱞ ᱪᱮᱛᱟᱱ ᱩᱢᱮᱨᱟᱱ ᱠᱚᱣᱟᱜ ᱵᱷᱳᱴ ᱟᱹᱭᱫᱟᱹᱨ

ᱞᱟᱠᱪᱟᱨ ᱨᱮ ᱛᱤ ᱜᱷᱟᱞᱟᱣ ᱱᱚᱣᱟ ᱫᱚ ᱱᱚᱜᱼᱚ ᱱᱚᱣᱟ ᱩ ᱨᱮᱱᱟᱜ ᱦᱩᱭᱩᱜᱼᱟ ᱩᱯᱚᱡᱟᱹᱛᱤ ᱜᱟᱛᱟᱠ ᱠᱚᱣᱟᱜ ᱞᱟᱠᱪᱟᱨ ᱨᱮ ᱛᱤ ᱜᱷᱟᱞᱟᱣ ᱢᱩᱪᱟᱹᱫ ᱠᱩᱠᱞᱤ ᱵᱚᱱ ᱧᱮᱞ ᱞᱮᱜᱮ ᱢᱤᱫ ᱜᱮᱥᱟᱭ ᱤᱨᱟᱹᱞ ᱥᱟᱭ ᱥᱟᱹᱦᱤᱛ ᱨᱮ ᱠᱳᱞᱠᱟᱛᱟ ᱨᱮ ᱯᱷᱳᱨᱴ ᱩᱭᱞᱤᱭᱟᱢ ᱠᱚᱞᱮᱡᱽ ᱛᱷᱟᱯᱚᱱ ᱞᱮᱱᱟ ᱱᱚᱣᱟ ᱨᱮᱭᱟᱜ ᱢᱩᱬᱩᱫ ᱡᱚᱥ ᱫᱚ ᱛᱟᱦᱮᱸ ᱠᱟᱱᱟ ᱪᱮᱫ ᱚ ᱨᱮ ᱵᱷᱟᱨᱚᱛ ᱨᱮ ᱯᱟᱥᱪᱟᱛᱛᱚ ᱥᱮᱪᱮᱫ ᱯᱟᱥᱱᱟᱣ ᱟ ᱥᱤᱵᱷᱤᱞ ᱥᱟᱨᱵᱷᱮᱱᱴ ᱠᱚ ᱛᱟᱹᱞᱤᱢ ᱮᱢ ᱤ ᱯᱩᱵ ᱫᱤᱥᱚᱢ ᱟᱨ ᱯᱚᱪᱷᱤᱢ ᱫᱤᱥᱚᱢ ᱥᱮᱪᱮᱫ ᱡᱚᱲᱟᱣ ᱢᱤᱫ ᱢᱮᱞ ᱵᱚᱱᱫᱷᱚᱱ ᱥᱮ ᱪᱟᱞᱟᱜ ᱠᱟᱱ ᱥᱮᱪᱮᱫ ᱩᱛᱱᱟᱹᱣ ᱦᱮᱸ ᱱᱚᱣᱟ ᱨᱮᱭᱟᱜ ᱡᱚᱥ ᱫᱚ ᱛᱟᱦᱮᱸ ᱠᱟᱱᱟ ᱱᱚᱜᱼᱚᱭ ᱚ ᱨᱮᱱᱟᱜ ᱵᱷᱟᱨᱚᱛ ᱨᱮ ᱯᱟᱥᱪᱟᱛᱛᱚ ᱥᱮᱪᱮᱫ ᱯᱟᱥᱱᱟᱣ ᱴᱷᱤᱠ ᱜᱮᱭᱟ ᱢᱩᱪᱟᱹᱫ ᱮᱱᱟ ᱱᱤᱭᱟᱹ ᱛᱟᱭᱚᱢ ᱟᱨᱦᱚᱸ ᱛᱟᱭᱚᱢ ᱫᱟᱨᱟᱢ ᱟᱨᱦᱚᱸ ᱱᱚᱝᱠᱟᱱᱟᱜ ᱵᱷᱤᱰᱤᱭᱳ ᱟᱨᱦᱚᱸ ᱟᱯᱞᱳᱰ ᱦᱩᱭᱩᱜᱼᱟ ᱦᱮᱸ ᱱᱟᱯᱟᱭ ᱴᱷᱤᱠ ᱯᱟᱲᱦᱟᱜ ᱛᱟᱵᱚᱱ ᱯᱮ ᱴᱷᱤᱠ ᱜᱮᱭᱟ ᱛᱟᱦᱞᱮ ᱢᱟ ᱱᱚᱣᱟ ᱵᱷᱤᱰᱤᱭᱳ ᱡᱟᱦᱟᱸᱭ ᱱᱟᱣᱟ ᱵᱚᱱ ᱧᱮᱞᱮᱫ ᱠᱷᱟᱱ ᱱᱚᱣᱟ ᱪᱮᱱᱮᱞ ᱵᱚᱱ ᱥᱟᱵᱥᱠᱨᱟᱭᱤᱵᱽ ᱠᱟᱜ ᱢᱟ ᱢᱟ ᱮᱱᱠᱷᱟᱱ ᱡᱚᱦᱟᱨ